ᱯᱷᱩᱨᱜᱟᱹᱞ ᱡᱟᱱᱟᱢ ᱫᱤᱥᱚᱢ ᱨᱮ ᱜᱚᱵᱚᱞ ᱠᱷᱚᱱ ᱫᱩᱜ ᱫᱩᱜᱤᱡ, ᱥᱚᱢᱵᱤᱫᱷᱟᱱ ᱵᱮᱜᱱᱟᱣᱤᱡ, ᱵᱷᱟᱨᱚᱛ ᱥᱚᱨᱠᱟᱨ ᱨᱤᱱ ᱯᱩᱭᱞᱩ ᱠᱟᱱᱩᱱ ᱢᱚᱱᱛᱨᱤ, ᱨᱤᱡᱚᱨᱵᱽ ᱵᱮᱸᱠ ᱚᱯᱷ ᱤᱱᱰᱤᱭᱟ ᱨᱤᱱ ᱡᱟᱱᱟᱢ ᱫᱟᱛᱟ, ᱵᱷᱟᱨᱚᱛ ᱨᱚᱛᱱᱚ ᱛᱮ ᱢᱟᱹᱱ ᱦᱤᱥᱤᱨ ᱟᱠᱟᱱᱤᱡ ᱡᱟᱦᱟᱸᱭ ᱱᱤᱡᱚᱨ ᱡᱤᱵᱚᱱ ᱥᱩᱢᱩᱝ ᱫᱚ ᱵᱟᱝ ᱯᱩᱨᱟᱹ ᱫᱤᱥᱚᱢ ᱨᱮᱱᱟᱝ ᱫᱤᱥᱟᱹ ᱜᱮᱭ ᱵᱚᱫᱚᱞ ᱞᱟᱜ ᱟᱭ᱾ ᱟᱡ ᱯᱷᱩᱨᱜᱟᱹᱞ ᱫᱤᱥᱚᱢ ᱨᱮ ᱵᱷᱮᱫᱽ ᱵᱷᱟᱵᱽ ᱧᱮᱞ ᱞᱟᱜ ᱟᱭ, ᱦᱩᱰᱤᱧ ᱡᱟᱹᱛᱤ ᱦᱚᱲ ᱠᱟᱱᱟᱭ ᱢᱮᱱᱛᱮ ᱚᱯᱚᱢᱟᱱ ᱥᱟᱦᱟᱣ ᱞᱟᱜ ᱟᱭ, ᱤᱠᱷᱟᱹᱱ ᱛᱤᱥ ᱦᱚᱸ ᱦᱟᱨ ᱫᱚ ᱵᱟᱭ ᱢᱟᱱᱟᱣ ᱞᱟᱜᱼᱟ᱾ ᱪᱮᱛᱟᱱ ᱡᱟᱹᱛ ᱠᱚ ᱵᱚᱞᱟᱜ ᱠᱟᱱ ᱦᱚᱲ ᱴᱷᱮᱱ ᱠᱷᱚᱱ ᱵᱟᱨᱟᱵᱟᱨᱤ ᱨᱮᱱᱟᱝ ᱦᱚᱠ ᱟᱹᱭᱫᱟᱹᱨᱤ ᱦᱟᱹᱴᱤᱧ ᱠᱮᱫᱼᱟ ᱡᱚᱛᱚ ᱦᱚᱲ ᱴᱷᱮᱱ ᱢᱤᱫ ᱥᱚᱢᱟᱱ᱾ ᱩᱱᱤ ᱫᱚ ᱞᱟᱛᱟᱨ ᱜᱟᱱᱛᱟᱠ ᱦᱚᱲ ᱠᱚᱨᱤᱱ ᱫᱩᱜᱫᱩᱜᱤᱡ, ᱯᱟᱨᱟᱝᱜᱚᱛᱤᱡ, ᱵᱚᱸᱜᱟ ᱨᱩᱯ ᱛᱮ ᱢᱟᱹᱱᱢᱤ ᱜᱮ ᱰᱚᱠᱴᱚᱨ ᱵᱷᱤᱢ ᱨᱟᱣ ᱨᱟᱢᱡᱤ ᱟᱢᱵᱮᱫᱽᱠᱚᱨ, ᱥᱨᱚᱫᱷᱟ ᱟᱨ ᱫᱩᱞᱟᱹᱲ ᱛᱮ ᱦᱚᱲ ᱫᱚᱠᱚ ᱢᱮᱛᱟᱭᱟ ᱵᱟᱵᱟ ᱥᱟᱦᱮᱵᱽ ᱟᱢᱵᱮᱫᱽᱠᱚᱨ᱾ ᱱᱤᱛᱚᱝ ᱡᱩᱫᱤ ᱟᱵᱚ ᱯᱟᱲᱦᱟᱜ ᱞᱟᱹᱜᱤᱫ ᱛᱟᱠ ᱵᱚ ᱧᱟᱢᱮᱫᱼᱟ, ᱪᱟᱹᱠᱨᱤ ᱱᱩᱠᱨᱤ ᱨᱮ ᱨᱟᱠᱷᱟ ᱨᱮᱱᱟᱝ ᱥᱩᱵᱤᱫᱷᱟ ᱥᱩᱡᱚᱜᱽ ᱵᱚ ᱦᱟᱛᱟᱣᱮᱫᱼᱟ, ᱱᱚᱣᱟ ᱠᱚᱫᱚ ᱥᱚᱢᱵᱷᱚᱵᱽ ᱦᱩᱭ ᱫᱟᱲᱮ ᱟᱠᱟᱦᱟᱫᱼᱟ ᱥᱤᱨᱤᱯ ᱟᱨ ᱥᱤᱨᱤᱯ ᱵᱟᱵᱟ ᱥᱟᱦᱮᱵᱽ ᱟᱢᱵᱮᱫᱽᱠᱚᱨ ᱟᱜ ᱮᱱᱮᱢ ᱠᱷᱟᱹᱛᱤᱨ᱾ ᱵᱟᱝ ᱠᱷᱟᱱ ᱱᱚᱣᱟ ᱠᱷᱚᱱ ᱢᱟᱬᱟᱝ ᱟᱵᱚ ᱫᱚ ᱞᱟᱛᱟᱨ ᱜᱟᱱᱛᱟᱠ ᱨᱤᱱ ᱦᱚᱲ ᱠᱟᱱᱟ ᱵᱚ, ᱪᱷᱩᱣᱟᱹ ᱪᱷᱩᱛ ᱵᱷᱮᱫᱽ ᱵᱷᱟᱵᱽ ᱠᱷᱟᱹᱛᱤᱨ ᱚᱞᱚᱜ ᱯᱟᱲᱦᱟᱣ ᱠᱷᱚᱱ ᱥᱟᱦᱟ ᱨᱮ ᱢᱩᱨᱩᱠ ᱛᱟᱦᱮᱱ ᱵᱚ ᱵᱚᱲᱦᱮᱜ ᱠᱟᱱ ᱛᱟᱦᱮᱸᱫ᱾ ᱩᱱᱠᱩ ᱪᱮᱛᱟᱱ ᱡᱟᱹᱛ ᱠᱚᱣᱟᱜ ᱥᱩᱠ ᱥᱩᱵᱤᱫᱷᱟᱹ ᱞᱟᱹᱜᱤᱫ ᱚᱵᱚᱞᱟ ᱠᱚ ᱞᱮᱠᱟ ᱠᱷᱟᱴᱟᱜ ᱵᱚ ᱵᱚᱲᱦᱮᱜ ᱠᱟᱱ ᱛᱟᱦᱮᱸᱫ᱾ ᱚᱱᱟ ᱪᱮᱠᱟ ᱟᱵᱚ ᱥᱟᱱᱟᱢ ᱠᱚᱜᱮ ᱦᱟᱨᱠᱮᱛ ᱥᱟᱥᱮᱛ ᱨᱚᱰᱚᱡ ᱠᱚᱪᱞᱚᱱ ᱠᱷᱚᱱ ᱫᱩᱜ ᱚᱣᱟᱨ ᱟᱠᱟᱫ ᱵᱚᱱᱮ ᱵᱟᱵᱟ ᱥᱟᱦᱮᱵᱽ ᱟᱢᱵᱮᱫᱽᱠᱚᱨ ᱟᱜ ᱡᱤᱵᱚᱱ ᱪᱩᱨᱤᱛ, ᱥᱚᱝᱜᱷᱚᱨᱥ, ᱵᱟᱵᱚᱛ ᱛᱮ ᱵᱟᱰᱟᱭ ᱫᱚ ᱟᱵᱚ ᱡᱚᱛᱚ ᱠᱚ ᱞᱟᱹᱜᱤᱫ ᱟᱹᱰᱤ ᱜᱮ ᱡᱚᱨᱩᱨᱤ, ᱞᱟᱹᱠᱛᱤᱭᱟ᱾ ᱵᱟᱵᱟ ᱥᱟᱦᱮᱵᱽ ᱟᱜ ᱡᱤᱵᱚᱱ ᱪᱩᱨᱤᱛ ᱠᱷᱚᱱᱟᱜ ᱢᱚᱱᱮ ᱨᱮ ᱩᱫᱽᱜᱟᱹᱣ ᱧᱟᱢᱚᱜᱼᱟ, ᱡᱤᱵᱚᱱ ᱨᱮ ᱞᱟᱦᱟ ᱥᱮᱬᱟᱜ ᱞᱟᱹᱜᱤᱫ ᱤᱪᱪᱷᱟᱹ ᱦᱚᱸ ᱥᱟᱨᱥᱟᱣᱜᱼᱟ᱾ ᱟᱡ ᱮ ᱢᱮᱱ ᱞᱟᱜᱼᱟ, ᱡᱟᱸᱜᱟ ᱨᱮ ᱪᱟᱹᱴᱠᱤ ᱪᱮ ᱯᱟᱱᱟᱦᱤ ᱟᱞᱚ ᱛᱟᱦᱮᱸᱱ ᱨᱮᱦᱚᱸ ᱛᱤ ᱨᱮ ᱯᱚᱛᱚᱵ ᱯᱩᱛᱷᱤ ᱫᱚ ᱱᱤᱦᱟᱹᱛᱤ ᱛᱟᱦᱮᱸᱱ ᱢᱟ᱾ ᱟᱡ ᱮ ᱵᱟᱰᱟᱭ ᱧᱟᱢ ᱞᱟᱜᱼᱟ, ᱥᱤᱠᱷᱱᱟᱹᱛ ᱫᱚ ᱚᱱᱟ ᱦᱚᱨ ᱰᱟᱦᱟᱨ ᱠᱟᱱᱟ ᱡᱟᱦᱟᱸ ᱛᱮ ᱦᱚᱲ ᱞᱮᱠᱟ ᱦᱚᱲ ᱠᱟᱛᱮ ᱵᱟᱧᱪᱟᱜ ᱞᱟᱹᱜᱤᱫ ᱫᱤᱥᱟᱹᱭ ᱩᱫᱩᱜᱟ᱾ ᱢᱮᱱᱠᱷᱟᱱ ᱱᱤᱛᱚᱝ ᱦᱚᱸ ᱪᱮᱛᱟᱱ ᱡᱟᱹᱛ ᱠᱚ ᱵᱚᱞᱟᱜ ᱠᱟᱱ ᱦᱚᱲ ᱩᱥᱩᱞ ᱴᱷᱟᱶ ᱨᱮ ᱛᱟᱦᱮᱸ ᱠᱟᱛᱮ ᱵᱟᱵᱟ ᱥᱟᱦᱮᱵᱽ ᱟᱜ ᱱᱚᱣᱟ ᱥᱚᱢᱵᱤᱫᱷᱟᱱ ᱫᱚ ᱢᱮᱫ ᱨᱮ ᱪᱩᱵᱟᱹᱜ ᱜᱮᱠᱚ ᱟᱴᱠᱟᱨᱮᱜᱼᱟ᱾ ᱚᱱᱟ ᱠᱷᱟᱹᱛᱤᱨ ᱜᱮ ᱚᱠᱟ ᱥᱠᱩᱞ, ᱠᱚᱞᱮᱡᱽ ᱪᱮ ᱵᱤᱨᱫᱟᱹᱜᱟᱲ ᱠᱚᱨᱮᱱᱟᱜ ᱥᱤᱞᱟᱵᱚᱥ ᱠᱚᱨᱮ ᱟᱢᱵᱮᱫᱽᱠᱚᱨ ᱟᱜ ᱡᱤᱵᱚᱱ ᱪᱩᱨᱤᱛ, ᱯᱟᱲᱦᱟᱜ ᱥᱚᱝᱜᱷᱚᱨᱥ, ᱮᱱᱮᱢ ᱟᱞᱟᱭ ᱵᱟᱵᱚᱛ ᱛᱮ ᱯᱚᱲᱦᱚᱱ ᱞᱤᱠᱷᱚᱱ ᱵᱟᱝ ᱦᱩᱭᱩᱜ ᱠᱟᱱᱟ᱾ ᱚᱱᱠᱟ ᱪᱮ ᱠᱮᱞᱮᱱᱰᱚᱨ ᱠᱚᱨᱮ ᱦᱚᱸ ᱵᱟᱵᱟ ᱥᱟᱦᱮᱵᱽ ᱟᱢᱵᱮᱫᱽᱠᱚᱨ ᱟᱜ ᱡᱟᱱᱟᱢ ᱟᱨ ᱜᱩᱨ ᱢᱟᱦᱟ ᱚᱞ ᱠᱚ ᱵᱟᱝ ᱧᱮᱞᱚᱜᱼᱟ᱾ ᱵᱟᱵᱟ ᱥᱟᱦᱮᱵᱽ ᱟᱢᱵᱮᱫᱽᱠᱚᱨ ᱟᱜ ᱡᱟᱱᱟᱢ ᱫᱚ ᱜᱮ ᱯᱩᱱ ᱮᱯᱨᱤᱞ ᱜᱮᱤᱨᱟᱹᱞ ᱥᱟᱭ ᱟᱨᱮ ᱜᱮ ᱢᱤᱫ ᱥᱟᱞᱮ ᱨᱮ ᱢᱚᱫᱷᱭᱚ ᱯᱨᱚᱫᱮᱥ ᱨᱮᱱᱟᱜ ᱢᱟᱣ ᱟᱹᱛᱩ ᱨᱮ ᱦᱩᱭ ᱞᱮᱱᱟ᱾ ᱱᱩᱭ ᱦᱚᱯᱚᱱ ᱦᱚᱯᱚᱱ ᱞᱮᱴᱠᱟ ᱢᱤᱫ ᱫᱤᱱ ᱦᱤᱞᱚᱜ ᱦᱟᱸᱜ ᱫᱤᱥᱚᱢ ᱜᱚᱲᱦᱚᱱᱤᱭᱟᱹᱭ ᱵᱮᱱᱟᱜᱼᱟ ᱚᱱᱟ ᱠᱟᱛᱷᱟ ᱚᱠᱚᱭ ᱦᱚᱸ ᱵᱟᱠᱚ ᱵᱷᱟᱹᱵᱤ ᱞᱟᱜᱼᱟ᱾ ᱜᱤᱫᱽᱨᱟᱹ ᱠᱷᱚᱱᱟᱜ ᱜᱮ ᱟᱡ ᱫᱚ ᱟᱹᱰᱤ ᱟᱸᱴ ᱯᱟᱲᱦᱟᱜ ᱞᱟᱹᱜᱤᱫ ᱤᱪᱪᱷᱟ ᱛᱟᱭ ᱛᱟᱦᱮᱸ ᱞᱮᱱᱟ᱾ ᱩᱱ ᱥᱚᱢᱚᱭ ᱫᱚ ᱞᱟᱛᱟᱨ ᱜᱟᱱᱛᱟᱠ ᱨᱤᱱ ᱦᱚᱲ ᱚᱞ ᱯᱟᱲᱦᱟᱜ ᱞᱟᱹᱜᱤᱫ ᱫᱟᱣ ᱵᱟᱝ ᱠᱚ ᱧᱟᱢᱮᱫ ᱛᱟᱦᱮᱸᱫ᱾ ᱤᱠᱷᱟᱹᱱ ᱟᱡ ᱵᱟᱵᱟ ᱨᱟᱢᱡᱤ ᱥᱟᱠᱯᱟᱞ ᱫᱚ ᱥᱮᱱᱟ ᱨᱤᱱ ᱥᱩᱵᱮᱫᱟᱨ ᱛᱟᱦᱮᱸ ᱞᱟᱱ ᱠᱷᱟᱹᱛᱤᱨ ᱟᱥᱲᱟ ᱨᱮ ᱵᱷᱩᱨᱛᱤ ᱫᱚᱭ ᱧᱟᱢᱟ ᱛᱚᱵᱮ ᱟᱡ ᱫᱚ ᱵᱷᱤᱱᱟᱹ ᱥᱮᱫ ᱨᱮ ᱫᱩᱲᱩᱵ ᱠᱟᱛᱮ ᱯᱟᱲᱦᱟᱜ ᱢᱟᱭ ᱢᱮᱱᱛᱮ᱾ ᱫᱟᱜ ᱛᱮᱛᱟᱝ ᱮ ᱨᱮᱦᱚᱸ ᱫᱟᱜ ᱱᱤᱡᱮ ᱛᱮ ᱵᱟᱭ ᱧᱩ ᱫᱟᱲᱮᱭᱟᱜ ᱠᱟᱱ ᱛᱟᱦᱮᱸᱫ᱾ ᱯᱤᱭᱚᱱ ᱜᱮ ᱪᱮᱛᱟᱱ ᱠᱷᱚᱱ ᱫᱟᱜ ᱮ ᱫᱩᱞ ᱟᱭᱟ ᱪᱮᱫᱟᱜ ᱥᱮ ᱡᱚᱴᱮᱫ ᱮᱢᱟᱱᱚᱜ ᱠᱷᱟᱱᱮ ᱪᱷᱩᱸᱭᱛᱟᱹᱜᱼᱟ᱾ ᱚᱞᱚᱜ ᱟᱥᱲᱟ ᱨᱮ ᱟᱡ ᱥᱟᱶ ᱦᱩᱭᱩᱜ ᱠᱟᱱ ᱵᱷᱮᱫᱽ ᱵᱷᱟᱵᱽ ᱵᱟᱞᱚᱠ ᱵᱟᱵᱟ ᱥᱟᱦᱮᱵᱽ ᱟᱢᱵᱮᱫᱽᱠᱚᱨ ᱟᱜ ᱢᱚᱱᱮ ᱚᱱᱛᱚᱨ ᱨᱮ ᱦᱤᱱ ᱵᱷᱟᱵᱽᱱᱟᱭ ᱡᱟᱱᱟᱢᱟ᱾ ᱚᱲᱟᱜ ᱦᱮᱡ ᱠᱟᱛᱮ ᱟᱡ ᱟᱭᱳ ᱵᱷᱤᱢᱟ ᱵᱟᱭ ᱥᱩᱠᱯᱟᱞ ᱚᱱᱟ ᱨᱮᱱᱟᱝ ᱚᱡᱮ ᱠᱩᱞᱤ ᱮᱭᱟᱭ᱾ ᱟᱡ ᱟᱭᱳ ᱞᱟᱹᱭ ᱟᱭᱟᱭ ᱞᱟᱛᱟᱨ ᱜᱟᱱᱛᱟᱠ ᱦᱚᱲ ᱠᱚᱣᱟᱜ ᱨᱚᱰᱚᱡ ᱠᱚᱪᱞᱚᱱ ᱚᱪᱚᱜ ᱵᱟᱵᱚᱛ ᱛᱮ᱾ ᱩᱱ ᱨᱮ ᱟᱢᱵᱮᱫᱽᱠᱚᱨ ᱢᱚᱱᱮ ᱢᱩᱠᱨᱩᱲᱟᱭ ᱤᱧ ᱡᱩᱫᱤ ᱦᱚᱲ ᱞᱟᱛᱟᱨ ᱦᱩᱰᱤᱧ ᱠᱚ ᱩᱫᱩᱜ ᱤᱧ ᱠᱟᱱᱟ ᱮᱱᱠᱷᱟᱱ ᱤᱧ ᱩᱱᱟᱹᱜ ᱪᱮᱛᱟᱱ ᱴᱩᱭ ᱨᱤᱧ ᱥᱮᱴᱮᱨᱚᱜᱼᱟ ᱡᱮᱢᱚᱱ ᱚᱠᱚᱭ ᱱᱤᱪᱟᱜ ᱟᱞᱚ ᱠᱚ ᱧᱮᱞᱤᱧ ᱢᱟ᱾ ᱚᱱᱟ ᱞᱟᱹᱜᱤᱫ ᱥᱤᱠᱷᱱᱟᱹᱛ ᱜᱮ ᱦᱚᱨ ᱰᱟᱦᱟᱨ ᱠᱟᱱᱟ ᱢᱮᱱᱛᱮ ᱦᱩᱫᱤᱥ ᱜᱚᱴᱟᱭᱟᱭ᱾ ᱵᱚᱢᱵᱮ ᱵᱤᱨᱫᱟᱹᱜᱟᱲ ᱨᱮ ᱜᱨᱮᱡᱩᱭᱮᱥᱚᱱ ᱯᱟᱲᱦᱟᱣ ᱮᱱ ᱛᱟᱭᱚᱢ ᱠᱚᱞᱚᱢᱵᱤᱭᱟ ᱤᱱᱵᱷᱚᱨᱥᱤᱴᱤ ᱠᱷᱚᱱ ᱮᱢ ᱮ ᱯᱤᱮᱪᱰᱤ ᱟᱭ ᱟᱨᱜᱮ ᱞᱚᱱᱰᱚᱱ ᱥᱠᱩᱞ ᱚᱯᱷ ᱤᱠᱚᱱᱚᱢᱤᱥ ᱨᱮ ᱮᱢ ᱮᱥ ᱥᱤ, ᱰᱤ ᱮᱥ ᱥᱤ, ᱰᱤᱜᱽᱨᱤ ᱦᱚᱸᱭ ᱧᱟᱢᱟ᱾ ᱩᱱ ᱚᱠᱛᱚ ᱟᱵᱚ ᱞᱮᱠᱟᱱ ᱦᱚᱲ ᱟᱥᱲᱟ ᱯᱤᱸᱰᱟᱹ ᱵᱟᱝ ᱠᱚ ᱧᱮᱞ ᱫᱟᱲᱮᱭᱟᱜ ᱠᱟᱱ ᱵᱮᱲᱟ ᱨᱮ ᱟᱡ ᱫᱚ ᱯᱮᱯᱮᱭᱟ ᱨᱮ ᱰᱚᱠᱴᱚᱨᱮᱴ ᱧᱟᱢ ᱠᱟᱛᱮ ᱵᱷᱟᱨᱚᱛ ᱫᱤᱥᱚᱢ ᱨᱩᱣᱟᱹᱲ ᱟᱭ᱾ ᱨᱩᱣᱟᱹᱲ ᱮᱱ ᱛᱟᱭᱚᱢ ᱥᱤᱵᱤᱞ ᱥᱚᱨᱵᱷᱮᱱᱴ ᱨᱮ ᱵᱟᱦᱟᱞ ᱠᱟᱛᱮ ᱨᱮᱦᱚᱸ ᱚᱱᱟ ᱪᱷᱩᱣᱟᱹ ᱪᱷᱩᱛ ᱱᱟᱦᱟᱪᱟᱨ ᱧᱮᱞ ᱟᱭ᱾ ᱟᱡ ᱞᱟᱹᱜᱤᱫ ᱚᱯᱷᱤᱥ ᱨᱮ ᱵᱷᱤᱱᱟᱹ ᱠᱩᱨᱥᱤ ᱥᱟᱶᱛᱮ ᱛᱟᱦᱮᱸᱱ ᱞᱟᱹᱜᱤᱫ ᱵᱷᱟᱲᱟ ᱚᱲᱟᱜ ᱠᱚ ᱦᱚᱸ ᱪᱮᱛᱟᱱ ᱡᱟᱹᱛ ᱦᱚᱲ ᱠᱚ ᱵᱟᱠᱚ ᱮᱢᱟᱜ ᱫᱮᱭᱟ᱾ ᱩᱱ ᱨᱮ ᱚᱱᱟ ᱪᱮᱠᱟ ᱥᱚᱢᱟᱱ ᱦᱚᱠ ᱟᱹᱭᱫᱟᱹᱨᱤ ᱨᱮᱱᱟᱝ ᱞᱟᱹᱲᱦᱟᱹᱭ ᱮ ᱮᱛᱚᱦᱚᱵ ᱞᱟᱜᱼᱟ᱾ ᱥᱤᱠᱷᱱᱟᱹᱛ ᱜᱮ ᱢᱤᱫᱴᱟᱹᱝ ᱦᱟᱹᱛᱭᱟᱹᱨ ᱠᱟᱱᱟ ᱡᱟᱦᱟᱸ ᱛᱮ ᱥᱟᱶᱛᱟ ᱨᱮᱱᱟᱝ ᱨᱩᱯᱨᱮᱠᱷ ᱵᱚᱫᱚᱞ ᱫᱟᱲᱮᱭᱟᱜᱼᱟ ᱟᱨ ᱥᱟᱹᱨᱤ ᱥᱟᱹᱨᱤ ᱛᱮᱦᱚᱸ ᱦᱟᱡᱟᱨ ᱦᱟᱡᱟᱨ ᱞᱟᱠᱷ ᱞᱟᱠᱷ ᱦᱚᱲᱟᱜ ᱢᱚᱱᱮ ᱨᱮ ᱯᱟᱹᱛᱭᱟᱹᱣ ᱦᱚᱸᱭ ᱡᱟᱱᱟᱢ ᱚᱪᱚ ᱫᱟᱲᱮᱭᱟᱜᱼᱟ ᱡᱮ ᱤᱧ ᱦᱚᱸᱧ ᱢᱟᱹᱱᱢᱤ ᱠᱟᱱᱟ ᱟᱨ ᱦᱚᱲ ᱠᱚᱦᱚᱸ ᱢᱟᱹᱱᱢᱤ ᱜᱮ, ᱪᱮᱫᱟᱜ ᱛᱚᱵᱮ ᱩᱱᱟᱹᱜ ᱱᱤᱪᱟ ᱦᱤᱱ ᱚᱪᱚᱜ ᱫᱚ᱾ ᱜᱮ ᱟᱨᱮ ᱥᱟᱭ ᱯᱩᱜᱮ ᱮᱭᱟᱭ ᱚᱜᱚᱥᱴ ᱜᱮ ᱢᱚᱬᱮ ᱢᱟᱹᱦᱤᱛ ᱨᱮ ᱫᱤᱥᱚᱢ ᱯᱷᱩᱨᱜᱟᱹᱞ ᱮᱱᱟ ᱤᱠᱷᱟᱹᱱ ᱚᱥᱚᱞ ᱯᱷᱩᱨᱜᱟᱹᱞ ᱛᱚᱵᱮ ᱧᱟᱢ ᱮᱱᱟ ᱡᱚᱠᱷᱚᱱ ᱥᱚᱢᱵᱤᱫᱷᱟᱱ ᱦᱟᱛᱟᱣ ᱵᱟᱛᱟᱣ ᱮᱱᱟ ᱟᱨ ᱚᱱᱟ ᱥᱚᱢᱵᱤᱫᱷᱟᱱ ᱨᱤᱱᱤᱡ ᱵᱮᱜᱱᱟᱣᱤᱡ ᱫᱚᱭ ᱦᱩᱭᱩᱜ ᱠᱟᱱᱟ ᱵᱟᱵᱟ ᱥᱟᱦᱮᱵᱽ ᱵᱷᱤᱢᱨᱟᱣ ᱟᱢᱵᱮᱫᱽᱠᱚᱨ᱾ ᱟᱡ ᱮ ᱢᱮᱱ ᱞᱟᱜᱼᱟ ᱥᱚᱢᱵᱤᱫᱷᱟᱱ ᱫᱚ ᱮᱠᱷᱮᱱ ᱨᱚᱦᱚᱲ ᱠᱟᱜᱚᱡᱽ ᱥᱩᱢᱩᱝ ᱫᱚ ᱵᱟᱝ ᱠᱟᱱᱟ, ᱫᱤᱥᱚᱢ ᱨᱤᱱ ᱥᱟᱱᱟᱢ ᱱᱟᱜᱚᱨᱤᱠ ᱠᱚᱣᱟᱜ ᱯᱟᱹᱛᱭᱟᱹᱣ, ᱵᱤᱥᱣᱟᱥ, ᱠᱟᱱᱟ ᱡᱟᱦᱟᱸ ᱛᱮ ᱡᱚᱛᱚ ᱦᱚᱲ ᱢᱤᱫ ᱥᱚᱢᱟᱱ, ᱢᱤᱫ ᱵᱟᱨᱮᱵᱟᱨᱤ ᱨᱮᱱᱟᱝ ᱦᱚᱠ ᱠᱚ ᱧᱟᱢᱟ, ᱡᱟᱹᱛᱤ, ᱫᱷᱚᱨᱚᱢ, ᱠᱚᱲᱟ ᱠᱩᱲᱤ ᱟᱨ ᱡᱟᱦᱟᱸ ᱡᱟᱹᱛᱤ ᱯᱟᱹᱨᱥᱤ ᱨᱤᱱ ᱦᱚᱲ ᱠᱟᱱ ᱜᱮ᱾ ᱜᱮ ᱟᱨᱮ ᱢᱚᱜᱮ ᱛᱩᱨᱩᱭ ᱥᱟᱞᱮ ᱨᱮ ᱵᱟᱵᱟ ᱥᱟᱦᱮᱵᱽ ᱵᱚᱣᱫᱷᱚ ᱫᱷᱚᱨᱢᱚ ᱦᱟᱛᱟᱣ ᱠᱮᱜ ᱟᱭ ᱩᱱ ᱨᱮ ᱟᱡ ᱮ ᱢᱮᱱ ᱞᱟᱜᱼᱟ ᱤᱧ ᱚᱱᱠᱟᱱ ᱫᱷᱚᱨᱚᱢ ᱤᱧ ᱫᱚᱨᱠᱟᱨᱚᱜ ᱠᱟᱱᱟ ᱡᱟᱦᱟᱸ ᱨᱮ ᱢᱟᱹᱱᱢᱤ ᱢᱟᱹᱱᱢᱤ ᱢᱮᱱᱛᱮ ᱢᱟᱹᱱ ᱥᱚᱱᱢᱟᱱ ᱮ ᱧᱟᱢᱟ᱾ ᱛᱩᱨᱩᱭ ᱰᱤᱥᱮᱢᱵᱚᱨ ᱜᱮ ᱟᱨᱮ ᱢᱚᱜᱮ ᱛᱩᱨᱩᱭ ᱥᱟᱞᱮ ᱨᱮ ᱱᱚᱣᱟ ᱫᱷᱩᱲᱤ ᱫᱷᱟᱹᱨᱛᱤ ᱠᱷᱚᱱ ᱵᱤᱫᱟᱹᱭ ᱦᱟᱛᱟᱣ ᱠᱟᱛᱮ ᱪᱟᱞᱟᱣ ᱮᱱᱟᱭ᱾ ᱤᱠᱷᱟᱹᱱ ᱟᱡᱟᱜ ᱵᱤᱪᱟᱹᱨ ᱡᱤᱣᱤᱫ ᱡᱤᱭᱟᱹᱲ ᱜᱮ ᱢᱮᱱᱟᱜᱼᱟ ᱟᱨ ᱡᱩᱜᱽ ᱡᱩᱜᱽ ᱛᱟᱦᱮᱸ ᱠᱚᱜᱼᱟ᱾ ᱰᱚᱠᱴᱚᱨ ᱵᱷᱤᱢᱨᱟᱣ ᱟᱢᱵᱮᱫᱽᱠᱚᱨ ᱵᱟᱵᱚᱛ ᱛᱮ ᱥᱟᱯᱲᱟᱣ ᱟᱠᱟᱱ ᱱᱚᱣᱟ ᱠᱷᱟᱴᱚ ᱢᱟᱪᱷᱟ ᱡᱤᱵᱚᱱ ᱪᱩᱨᱤᱛ ᱠᱩᱥᱤ ᱟᱠᱟᱦᱟᱫ ᱠᱷᱟᱱ ᱞᱟᱭᱤᱠ, ᱥᱮᱭᱟᱨ, ᱠᱚᱢᱮᱸᱴ ᱥᱟᱶᱛᱮ ᱪᱟᱱᱮᱞ ᱥᱚᱥᱠᱨᱟᱭᱤᱵᱽ ᱛᱟᱨᱟ ᱠᱟᱜ ᱢᱟ ᱢᱮᱱᱛᱮ ᱱᱮᱦᱚᱨ ᱛᱟᱦᱮᱸᱭᱮᱱᱟ᱾ ᱵᱷᱤᱰᱤᱭᱚ ᱧᱮᱞ ᱟᱠᱟᱫ ᱠᱷᱟᱹᱛᱤᱨ ᱟᱭᱢᱟ ᱟᱭᱢᱟ ᱥᱟᱨᱦᱟᱣ᱾